ᱥᱟᱱᱟᱢ ᱠᱚᱜᱮ ᱡᱚᱦᱟᱨ ᱤᱧ ᱜᱮ ᱜᱳᱵᱤᱱᱫᱚ ᱢᱟᱱᱰᱤ ᱟᱛᱳ ᱛᱟᱨᱟᱥᱯᱩᱨ ᱛᱮᱦᱮᱧ ᱫᱚᱵᱚᱱ ᱛᱷᱩᱛᱤᱭᱟ ᱢᱟᱜ ᱢᱚᱬᱮ ᱵᱚᱸᱜᱟ ᱫᱚ ᱛᱤᱥ ᱠᱷᱚᱱ ᱟᱨ ᱪᱮᱫᱟᱜ ᱦᱟᱯᱲᱟᱢ ᱠᱚᱣᱟᱜ ᱠᱟᱛᱷᱟ ᱞᱮᱠᱟᱛᱮ ᱟᱹᱜᱤᱞ ᱦᱟᱯᱲᱟᱢ ᱠᱚ ᱪᱟᱹᱦᱤ ᱪᱟᱢᱯᱟ ᱜᱟᱲ ᱠᱷᱚᱱ ᱥᱤᱠᱟᱹᱨ ᱫᱤᱥᱚᱢ ᱨᱮ ᱥᱟᱶᱛᱟ ᱟᱹᱨᱤ ᱪᱟᱹᱞᱤ ᱪᱷᱩᱛ ᱪᱷᱟᱹᱴᱭᱟᱹᱨ ᱵᱤᱦᱟ ᱵᱟᱯᱞᱟ ᱯᱚᱨᱚᱵᱽ ᱯᱩᱱᱟᱹᱭ ᱮᱢᱟᱱ ᱠᱚ ᱜᱚᱴᱟᱭ ᱞᱟᱹᱜᱤᱫ ᱛᱮ ᱦᱟᱱᱟ ᱱᱟᱣᱟ ᱫᱟᱨᱮ ᱵᱩᱴᱟᱹ ᱨᱮᱠᱚ ᱵᱤᱪᱟᱹᱨ ᱟᱪᱟᱨ ᱞᱮᱫᱟ ᱢᱮᱱᱠᱷᱟᱱ ᱚᱠᱟ ᱠᱟᱛᱷᱟ ᱦᱚᱸ ᱵᱟᱝ ᱜᱚᱴᱟ ᱞᱮᱱ ᱛᱟᱠᱚᱣᱟ ᱡᱮᱞᱮᱠᱟ ᱯᱮᱴᱮᱨ ᱵᱟᱲᱮ ᱵᱩᱴᱟᱹᱨᱮ ᱠᱟᱛᱷᱟ ᱠᱚᱠᱚ ᱜᱚᱴᱟᱭᱟ ᱢᱮᱱᱛᱮ ᱢᱮᱱᱠᱷᱟᱱ ᱡᱚᱛᱚ ᱠᱟᱛᱷᱟ ᱜᱮ ᱯᱮᱴᱮᱨ ᱮᱱ ᱛᱟᱠᱚᱣᱟ ᱵᱟᱝ ᱥᱚᱡᱷᱮ ᱞᱮᱱᱟ ᱚᱱᱠᱟ ᱜᱮ ᱠᱷᱚᱫᱮ ᱢᱟᱛᱠᱚᱢ ᱵᱩᱴᱟᱹᱨᱮ ᱠᱟᱛᱷᱟ ᱠᱚ ᱠᱷᱚᱫᱮ ᱞᱮᱠᱟ ᱮᱱ ᱛᱟᱠᱚᱣᱟ ᱠᱟᱹᱴᱤᱡ ᱠᱟᱹᱴᱤᱡ ᱚᱱᱠᱟ ᱜᱮ ᱞᱮᱯᱮᱡ ᱛᱤᱨᱤᱞ ᱫᱟᱨᱮ ᱵᱩᱴᱟᱹ ᱨᱮᱦᱚᱸ ᱠᱟᱛᱷᱟ ᱠᱚ ᱞᱮᱯᱮᱡ ᱪᱟᱵᱟ ᱮᱱ ᱛᱟᱠᱚᱣᱟ ᱮᱨᱮ ᱟᱛᱮᱱᱟᱜ ᱵᱩᱴᱟᱹ ᱨᱮᱠᱚ ᱠᱟᱛᱷᱟ ᱠᱚ ᱡᱚᱛᱚ ᱠᱚ ᱥᱟᱢᱴᱟᱣ ᱠᱮᱫᱟ ᱢᱮᱱᱠᱷᱟᱱ ᱡᱚᱛᱚ ᱠᱟᱛᱷᱟ ᱜᱮ ᱮᱨᱮᱲ ᱮᱱ ᱛᱟᱠᱚᱣᱟ ᱟᱫᱚ ᱟᱛᱱᱟᱜ ᱮ ᱢᱮᱛᱟᱫ ᱠᱚᱣᱟ ᱟᱯᱮ ᱫᱚ ᱥᱟᱦᱟᱨ ᱵᱮᱰᱟ ᱥᱟᱹᱨᱤ ᱥᱟᱨᱡᱚᱢ ᱵᱩᱴᱟᱹᱛᱮ ᱪᱟᱞᱟᱜ ᱯᱮ ᱠᱟᱛᱷᱟ ᱥᱟᱹᱨᱤᱜ ᱛᱟᱯᱮᱭᱟ ᱟᱫᱚ ᱥᱟᱦᱟᱨ ᱵᱮᱰᱟ ᱥᱟᱹᱨᱤ ᱥᱟᱨᱡᱚᱢ ᱫᱟᱨᱮ ᱵᱩᱴᱟᱹ ᱛᱮᱠᱚ ᱥᱮᱴᱮᱨᱮᱱ ᱠᱷᱟᱱ ᱢᱟᱨᱟᱝ ᱵᱩᱨᱩ ᱡᱟᱦᱮᱨ ᱮᱨᱟ ᱢᱚᱬᱮ ᱠᱚ ᱛᱩᱨᱩᱭ ᱠᱚ ᱯᱮ ᱦᱚᱲ ᱠᱚ ᱨᱩᱨᱩᱭᱟ ᱟᱨ ᱠᱚ ᱨᱚᱲ ᱠᱮᱫᱟ ᱟᱯᱮᱭᱟᱜ ᱵᱤᱪᱟᱹᱨ ᱥᱟᱹᱨᱤᱜᱼᱟ ᱢᱮᱱᱠᱷᱟᱱ ᱥᱮᱬᱟ ᱫᱟᱲᱮ ᱮᱢ ᱛᱮᱜᱮ ᱦᱩᱭᱩᱜ ᱛᱟᱯᱮᱭᱟ ᱢᱚᱬᱮ ᱥᱮᱨᱢᱟ ᱪᱷᱟᱰᱟ ᱪᱷᱟᱰᱟ ᱨᱮ ᱟᱫᱚ ᱠᱚ ᱨᱮᱵᱮᱱ ᱮᱱᱟ ᱪᱤᱞᱤ ᱪᱤᱞᱤ ᱫᱟᱲᱮ ᱠᱚ ᱦᱟᱛᱟᱣ ᱠᱚᱣᱟ ᱵᱚᱸᱜᱟ ᱠᱚ ᱚᱱᱟ ᱠᱚᱦᱚᱸ ᱠᱚ ᱞᱟᱹᱭ ᱠᱮᱫᱼᱟ ᱡᱮᱞᱮᱠᱟ ᱢᱟᱨᱟᱝ ᱵᱩᱨᱩ ᱫᱟᱲᱮ ᱫᱚ ᱯᱩᱸᱰ ᱵᱚᱫᱟ ᱡᱟᱦᱮᱨ ᱮᱨᱟ ᱫᱟᱲᱮ ᱜᱩᱭᱞᱟᱹ ᱢᱮᱨᱚᱢ ᱯᱟᱹᱴᱷᱤ ᱢᱚᱬᱮ ᱠᱩᱡ ᱫᱟᱲᱮ ᱫᱚ ᱵᱟᱭᱫᱟ ᱢᱮᱨᱚᱢ ᱱᱮᱢᱟᱪᱟᱨ ᱠᱚᱦᱚᱸ ᱠᱚ ᱞᱟᱹᱭᱟᱫ ᱠᱚᱣᱟ ᱵᱚᱸᱜᱟ ᱠᱚ ᱟᱠᱚᱣᱟᱜ ᱥᱟᱯᱟᱵ ᱮᱴᱟᱜ ᱨᱮᱠᱚ ᱫᱚᱦᱚ ᱞᱮᱫ ᱛᱮ ᱨᱩᱢ ᱪᱟᱞᱟᱣ ᱠᱟᱛᱮ ᱠᱚ ᱟᱹᱜᱩ ᱠᱮᱫᱟ ᱢᱟᱨᱟᱝ ᱵᱩᱨᱩᱣᱟᱜ ᱥᱟᱯᱟᱵ ᱫᱚ ᱥᱚᱱᱮᱜᱚᱨ ᱠᱟᱹᱯᱤ, ᱡᱟᱦᱮᱨ ᱮᱨᱟ ᱥᱟᱯᱟᱵ ᱫᱚ ᱫᱟᱹᱣᱲᱟᱹ ᱡᱚᱱᱚᱜ ᱢᱟᱞᱟ, ᱢᱚᱬᱮ ᱠᱚᱣᱟᱜ ᱥᱟᱯᱟᱵ ᱫᱚ ᱟᱜ ᱥᱟᱨ ᱟᱨ ᱵᱟᱦᱚᱱ ᱠᱚᱦᱚᱸ ᱠᱚ ᱞᱟᱹᱭ ᱟᱫ ᱠᱚᱣᱟ ᱪᱤᱞᱤ ᱪᱤᱞᱤ ᱵᱟᱦᱚᱱ ᱱᱩᱠᱩ ᱵᱮᱱᱟᱣ ᱠᱟᱠᱚ ᱯᱮ᱾ ᱟᱜᱷᱟᱬ ᱵᱚᱸᱜᱟ ᱠᱩᱱᱟᱹᱢᱤ ᱨᱮᱠᱚ ᱵᱚᱸᱜᱟ ᱠᱮᱫᱟ᱾ ᱱᱚᱣᱟ ᱵᱚᱸᱜᱟ ᱛᱮ ᱟᱹᱛᱩ ᱨᱮ ᱱᱟᱲᱟ ᱯᱤᱲᱟᱹ, ᱫᱩᱠ ᱯᱟᱯ ᱪᱷᱩᱸᱣᱟᱪᱷᱩᱛ ᱮᱨᱮᱲ ᱮᱱᱟ᱾ ᱚᱱᱟᱛᱮ ᱢᱟᱜ ᱢᱚᱬᱮ ᱫᱚ ᱱᱤᱛᱚᱜ ᱦᱚᱸᱵᱚᱱ ᱵᱚᱸᱜᱟᱭᱮᱫ ᱜᱮᱭᱟ᱾ ᱠᱩᱴᱟᱹᱢ ᱰᱟᱹᱝᱨᱤ ᱵᱚᱸᱜᱟ ᱫᱚ ᱛᱤᱥ ᱠᱷᱚᱱ ᱟᱨ ᱪᱮᱫᱟᱜ ᱱᱚᱰᱮ ᱞᱟᱹᱭ ᱛᱮᱭᱟᱜ ᱞᱟᱹᱠᱛᱤ ᱠᱟᱱᱟ ᱢᱟᱜ ᱢᱚᱬᱮ ᱟᱨ ᱠᱩᱴᱟᱹᱢ ᱰᱟᱹᱝᱨᱤ ᱫᱚ ᱟᱹᱠᱤᱱ ᱜᱮ ᱛᱤᱯᱤᱭᱟᱜ ᱠᱟᱱᱟ ᱠᱤᱱ ᱚᱠᱟ ᱥᱮᱨᱢᱟ ᱢᱟᱜ ᱢᱚᱬᱮ ᱠᱚ ᱵᱚᱸᱜᱟᱭᱟ ᱤᱱᱟᱹ ᱥᱮᱨᱢᱟ ᱠᱩᱴᱟᱹᱢ ᱰᱟᱹᱝᱨᱤ ᱦᱚᱸᱠᱚ ᱵᱚᱸᱜᱟᱭᱟ ᱦᱟᱯᱲᱟᱢ ᱠᱚᱣᱟᱜ ᱠᱟᱛᱷᱟ ᱞᱮᱠᱟᱛᱮ ᱵᱟᱝᱢᱟ ᱞᱤᱴᱟᱹ ᱜᱚᱰᱮᱛ ᱫᱮᱵᱩᱝᱥᱤ ᱡᱩᱫᱩᱵᱩᱝᱥᱤ ᱠᱚᱣᱟᱜ ᱪᱷᱩᱛ ᱵᱩᱠᱩ ᱪᱟᱞᱟᱣ ᱞᱮ ᱨᱮ ᱟᱡ ᱫᱟᱹᱭ ᱡᱟᱦᱮᱨ ᱵᱩᱲᱦᱤ ᱮᱜᱮᱨ ᱧᱤᱨ ᱞᱮᱫᱮᱭᱟᱭ᱾ ᱟᱨᱚ ᱟᱡ ᱜᱮ ᱯᱟᱛᱟᱞᱯᱩᱨᱤ ᱠᱷᱚᱱ ᱯᱟᱸᱡᱟ ᱨᱩᱣᱟᱹᱲ ᱮ ᱠᱟᱱ ᱚᱠᱛᱮ ᱞᱤᱴᱟᱹ ᱜᱚᱰᱮᱛ ᱠᱤᱨᱤᱭᱟᱹᱭ ᱫᱚᱦᱚ ᱠᱮᱫᱟ᱾ ᱢᱟᱹᱱᱢᱤ ᱠᱚ ᱡᱷᱮᱸᱴ ᱪᱟᱭᱞᱚᱢ ᱠᱚ ᱵᱚᱸᱜᱟ ᱞᱟᱝᱟ ᱚᱱᱟᱢ ᱟᱛᱟᱝ ᱨᱮᱵᱮᱱ ᱠᱷᱟᱱᱮᱢ ᱨᱩᱣᱟᱹᱲᱟᱹᱧ ᱟᱨ ᱵᱟᱝ ᱠᱷᱟᱱ ᱫᱚ ᱵᱟᱝ᱾ ᱞᱟᱦᱟ ᱫᱚ ᱨᱩᱣᱟᱹᱲ ᱵᱟᱭ ᱨᱮᱵᱮᱱ ᱠᱟᱱ ᱛᱟᱦᱮᱸᱫ᱾ ᱡᱟᱦᱮᱨ ᱵᱩᱲᱦᱤ ᱛᱟᱭᱚᱢ ᱫᱚ ᱮᱨ ᱤᱯᱤᱞ ᱮᱱᱟ ᱟᱨ ᱫᱚᱥᱟᱨ ᱠᱟᱛᱷᱟ ᱫᱚ ᱵᱟᱱᱟᱢ ᱜᱷᱩᱴᱩ ᱵᱚᱠᱟ ᱢᱟᱹᱡᱷᱤ ᱦᱚᱯᱚᱱ ᱞᱮᱵᱷᱲᱟ ᱢᱮᱨᱚᱢ ᱵᱚᱫᱚᱞ ᱛᱮ ᱰᱟᱹᱝᱨᱤ ᱠᱩᱴᱟᱹᱢ ᱠᱮᱫ ᱠᱤᱱᱟᱭ ᱠᱩᱴᱟᱹᱢ ᱡᱟᱦᱮᱨ ᱨᱮ ᱩᱱ ᱠᱷᱚᱱ ᱜᱮ ᱠᱩᱴᱟᱹᱢ ᱰᱟᱹᱝᱨᱤ ᱵᱚᱸᱜᱟ ᱫᱚ ᱮᱦᱚᱵ ᱮᱱᱟ ᱢᱟ ᱥᱟᱱᱟᱢ ᱠᱚᱜᱮ